ᱡᱚᱦᱟᱨ ᱜᱮ ᱥᱟᱱᱟᱢ ᱠᱚ ᱥᱟᱱᱛᱷᱟᱞᱤ ᱠᱞᱟᱥᱮᱥ ᱨᱮ ᱟᱯᱮ ᱥᱟᱱᱟᱢ ᱠᱚᱣᱟᱜ ᱥᱟᱹᱜᱩᱱ ᱫᱟᱨᱟᱢ ᱢᱮᱱᱟᱜᱼᱟ ᱟᱨ ᱛᱤᱦᱤᱧ ᱫᱚ ᱟᱵᱚ ᱵᱚᱱ ᱧᱮᱞᱮᱫ ᱠᱟᱱᱟ ᱥᱟᱱᱛᱷᱟᱞᱤ ᱢᱚᱰᱮᱞ ᱯᱨᱮᱠᱴᱤᱥ ᱥᱮᱴ ᱥᱤᱠᱥ ᱟᱨ ᱱᱚᱣᱟ ᱠᱷᱚᱱ ᱞᱟᱦᱟ ᱨᱮ ᱟᱵᱚ ᱳᱣᱟᱱ ᱠᱷᱚᱱ ᱯᱷᱟᱭᱤᱵᱽ ᱦᱟᱹᱵᱤᱡ ᱯᱨᱮᱠᱴᱤᱥ ᱥᱮᱴ ᱦᱩᱭ ᱪᱩᱠᱟᱹᱣ ᱟᱠᱟᱱ ᱛᱟᱵᱚᱱᱟ ᱟᱨ ᱡᱟᱦᱟᱸᱭ ᱠᱚ ᱵᱟᱵᱚᱱ ᱧᱮᱞ ᱟᱠᱟᱫ ᱠᱷᱟᱱ ᱪᱮᱱᱮᱞ ᱨᱮ ᱪᱟᱞᱟᱣ ᱠᱟᱛᱮ ᱳᱣᱟᱱ ᱠᱷᱚᱱ ᱯᱷᱟᱭᱤᱵᱽ ᱵᱚᱱ ᱧᱮᱞ ᱟᱠᱟᱫᱼᱟ ᱟᱨ ᱛᱮᱦᱮᱧᱟᱜ ᱯᱨᱮᱠᱴᱤᱥ ᱥᱮᱴ ᱥᱤᱠᱥ ᱨᱮᱱᱟᱜ ᱠᱚᱥᱪᱮᱱ ᱠᱟᱱ ᱛᱟᱵᱚᱱᱟ ᱢᱤᱫ ᱱᱟᱢᱵᱟᱨ ᱨᱮ ᱠᱟᱱ ᱛᱟᱵᱚᱱᱟ ᱡᱷᱟᱲᱠᱷᱚᱸᱰ ᱨᱟᱡᱽ ᱨᱮᱭᱟᱜ ᱟᱥᱛᱷᱟᱯᱟᱱᱟ ᱛᱤᱥ ᱦᱩᱭ ᱟᱠᱟᱱᱟ ᱡᱷᱟᱲᱠᱷᱚᱸᱰ ᱨᱟᱡᱽ ᱨᱮᱱᱟᱜ ᱜᱟᱴᱷᱟᱱ ᱛᱤᱥ ᱦᱩᱭ ᱟᱠᱟᱱᱟ ᱥᱮ ᱛᱤᱥ ᱵᱮᱱᱟᱣ ᱟᱠᱟᱱᱟ ᱛᱚ ᱮ ᱨᱮ ᱢᱮᱱᱟᱜᱼᱟ ᱵᱤᱥ ᱜᱟᱨᱚ ᱫᱩ ᱦᱟᱡᱟᱨ ᱤᱥᱣᱤ ᱨᱮ ᱟᱨ ᱵᱤ ᱨᱮᱵᱚᱱ ᱧᱮᱞᱟ ᱯᱚᱱᱫᱽᱨᱚ ᱜᱟᱨᱚ ᱫᱩ ᱦᱟᱡᱟᱨ ᱤᱥᱣᱤ ᱨᱮ ᱥᱤ ᱨᱮ ᱢᱮᱱᱟᱜᱼᱟ ᱫᱚᱥ ᱜᱟᱨᱚ ᱫᱩ ᱦᱟᱡᱟᱨ ᱨᱮ ᱰᱤ ᱨᱮ ᱢᱮᱱᱟᱜᱼᱟ ᱯᱟᱸᱪ ᱜᱟᱨᱚ ᱫᱩ ᱦᱟᱡᱟᱨ ᱨᱮ ᱛᱚ ᱟᱵᱚᱣᱟᱜ ᱡᱷᱟᱨᱠᱷᱚᱸᱰ ᱨᱟᱡᱽ ᱨᱮᱱᱟᱜ ᱟᱥᱛᱷᱟᱯᱚᱱᱟ ᱫᱚ ᱦᱩᱭᱩᱜ ᱠᱟᱱ ᱛᱟᱵᱚᱱᱟ ᱯᱚᱱᱫᱨᱚ ᱜᱟᱨᱚ ᱫᱩ ᱦᱟᱡᱟᱨ ᱤᱥᱣᱤ ᱢᱮᱱᱫᱚ ᱯᱚᱱᱫᱨᱚ ᱱᱚᱵᱷᱮᱢᱵᱚᱨ ᱫᱩ ᱦᱟᱡᱟᱨ ᱥᱟᱞ ᱨᱮ ᱡᱷᱟᱨᱠᱷᱚᱸᱰ ᱨᱟᱡᱽ ᱵᱤᱦᱟᱨ ᱠᱷᱚᱱ ᱟᱞᱟᱜᱚᱜ ᱠᱟᱱ ᱛᱟᱵᱚᱱᱟ ᱱᱚᱣᱟ ᱵᱟᱨ ᱱᱟᱢᱵᱟᱨ ᱨᱮᱭᱟᱜ ᱠᱚᱥᱪᱮᱱ ᱵᱚᱱ ᱧᱮᱞᱟ ᱛᱤᱞᱠᱟ ᱢᱟᱹᱡᱷᱤ ᱦᱩᱞ ᱛᱤᱥ ᱮᱦᱚᱵ ᱞᱮᱱᱟ ᱮ ᱨᱮ ᱢᱮᱱᱟᱜᱼᱟ ᱥᱚᱛᱨᱚᱥᱚ ᱛᱮᱨᱟᱥᱤ ᱤᱥᱣᱤ

ᱯᱮ ᱱᱚᱢᱵᱚᱨ ᱨᱮᱭᱟᱜ ᱠᱚᱥᱪᱮᱱ ᱵᱚᱱ ᱧᱮᱞᱟ ᱛᱤᱞᱠᱟ ᱢᱟᱹᱡᱷᱤ ᱦᱩᱞ ᱨᱮ ᱪᱮᱫ ᱛᱮ ᱠᱷᱚᱵᱚᱨ ᱠᱚ ᱵᱷᱮᱡᱟᱭᱮᱫ ᱛᱟᱦᱮᱱᱟ? ᱮ ᱨᱮ ᱢᱮᱱᱟᱜᱼᱟ ᱪᱤᱴᱷᱤ ᱛᱮ, ᱵᱤ ᱨᱮ ᱢᱮᱱᱟᱜᱼᱟ ᱥᱟᱨᱡᱚᱢ ᱥᱟᱠᱟᱢ ᱛᱮ ᱟᱨ ᱥᱤ ᱨᱮ ᱢᱮᱱᱟᱜᱼᱟ ᱢᱚᱪᱟ ᱠᱟᱛᱷᱟ ᱛᱮ᱾ ᱱᱚᱣᱟ ᱫᱚ ᱦᱩᱭᱩᱜ ᱛᱟᱵᱚᱱᱟ ᱢᱚᱪᱟ ᱠᱟᱛᱷᱟ ᱟᱨ ᱰᱤ ᱨᱮ ᱢᱮᱱᱟᱜᱼᱟ ᱱᱚᱣᱟ ᱠᱚ ᱢᱩᱫᱽ ᱨᱮ ᱚᱠᱟ ᱦᱚᱸ ᱵᱟᱝ᱾ ᱛᱚ ᱱᱚᱣᱟ ᱨᱮᱭᱟᱜ ᱮᱱᱥᱟᱨ ᱫᱚ ᱦᱩᱭᱩᱜ ᱠᱟᱱᱟ ᱵᱤ ᱱᱚᱢᱵᱚᱨ ᱥᱟᱨᱡᱚᱢ ᱥᱟᱠᱟᱢ ᱛᱮ᱾ ᱥᱟᱨᱡᱚᱢ ᱥᱟᱠᱟᱢ ᱛᱮ ᱯᱩᱨᱟᱹ ᱠᱷᱚᱵᱚᱨ ᱠᱚ ᱵᱷᱮᱡᱟ ᱞᱮᱫᱼᱟ ᱡᱮ ᱱᱚᱣᱟ ᱛᱟᱹᱨᱤᱠᱷ ᱫᱚ ᱦᱩᱞ ᱦᱩᱭᱩᱜᱼᱟ᱾ ᱯᱩᱱ ᱱᱚᱢᱵᱚᱨ ᱨᱮᱭᱟᱜ ᱠᱚᱥᱪᱮᱱ ᱠᱟᱱᱟ ᱥᱟᱱᱛᱷᱟᱞ ᱦᱩᱞ ᱚᱠᱟ ᱠᱷᱚᱱ ᱮᱦᱚᱵ ᱞᱮᱱᱟ ᱥᱟᱱᱛᱷᱟᱞ ᱦᱩᱞ ᱚᱠᱟ ᱠᱷᱚᱱ ᱮᱦᱚᱵ ᱞᱮᱱᱟ ᱮ ᱨᱮ ᱢᱮᱱᱟᱜᱼᱟ ᱢᱮᱨᱟᱞᱠᱤ ᱠᱷᱚᱱ ᱵᱤ ᱨᱮ ᱢᱮᱱᱟᱜᱼᱟ ᱵᱟᱠᱮᱲᱤ ᱠᱷᱚᱱ ᱥᱤ ᱨᱮ ᱢᱮᱱᱟᱜᱼᱟ ᱵᱷᱚᱜᱽᱱᱟᱰᱤ ᱠᱷᱚᱱ ᱟᱨ ᱰᱤ ᱨᱮ ᱢᱮᱱᱟᱜᱼᱟ ᱰᱟᱦᱟᱨᱠᱤ ᱠᱷᱚᱱ ᱛᱚ ᱱᱚᱣᱟ ᱨᱮᱭᱟᱜ ᱮᱱᱥᱟᱨ ᱫᱚ ᱦᱩᱭᱩᱜ ᱠᱟᱱᱟ ᱮ ᱱᱟᱢᱵᱟᱨ ᱵᱷᱚᱜᱽᱱᱟᱰᱤ ᱠᱷᱚᱱ ᱜᱮ ᱥᱟᱱᱛᱷᱟᱞ ᱦᱩᱞ ᱫᱚ ᱮᱛᱚᱦᱚᱵ ᱞᱮᱱᱟ ᱢᱚᱬᱮ ᱱᱟᱢᱵᱟᱨ ᱨᱮᱭᱟᱜ ᱠᱚᱥᱪᱮᱱ ᱵᱚᱱ ᱧᱮᱞᱟ ᱡᱷᱟᱱᱚ ᱟᱨ ᱯᱷᱩᱞᱳ ᱫᱚ ᱥᱤᱫᱩ ᱠᱟᱹᱱᱦᱩ ᱨᱮᱱ ᱪᱤᱞᱤ ᱠᱤᱱ ᱛᱟᱦᱮᱸ ᱠᱟᱱᱟ ᱮ ᱨᱮ ᱦᱟᱛᱚᱢ ᱠᱤᱱ ᱛᱟᱦᱮᱸ ᱠᱟᱱᱟ ᱵᱤ ᱨᱮ ᱵᱟᱹᱦᱩ ᱥᱮ ᱥᱤ ᱨᱮ ᱢᱮᱱᱟᱜᱼᱟ ᱢᱤᱥᱨᱟ ᱟᱨ ᱰᱤ ᱨᱮ ᱢᱮᱱᱟᱜᱼᱟ ᱠᱟᱹᱠᱤ ᱛᱚ ᱯᱷᱩᱞᱳ ᱟᱨ ᱡᱷᱟᱱᱚ ᱫᱚ ᱥᱤᱫᱩ ᱠᱟᱹᱱᱦᱩ ᱨᱮᱱ ᱥᱤ ᱱᱟᱢᱵᱟᱨ ᱢᱤᱥᱨᱟ ᱥᱮ ᱵᱚᱭᱦᱟ ᱠᱤᱱ ᱛᱟᱦᱮᱸ ᱠᱟᱱᱟ ᱛᱩᱨᱩᱭ ᱱᱟᱢᱵᱟᱨ ᱨᱮᱭᱟᱜ ᱠᱚᱥᱪᱮᱱ ᱵᱚᱱ ᱧᱮᱞᱟ ᱥᱟᱱᱛᱷᱟᱞ ᱯᱟᱨᱜᱟᱱᱟ ᱧᱩᱛᱩᱢᱟᱱ ᱱᱟᱣᱟ ᱡᱤᱞᱟ ᱛᱤᱥ ᱵᱮᱱᱟᱣ ᱞᱮᱱᱟ ᱮ ᱨᱮ ᱟᱴᱷᱟᱨᱚᱥᱚ ᱯᱟᱸᱪᱯᱚᱱ ᱤᱥᱣᱤ ᱵᱤ ᱨᱮ ᱢᱮᱱᱟᱜᱼᱟ ᱟᱴᱷᱟᱨᱚᱥᱚ ᱥᱟᱴ ᱨᱮ ᱟᱨ ᱥᱤ ᱨᱮ ᱢᱮᱱᱟᱜᱼᱟ ᱟᱴᱷᱟᱨᱚᱥᱚ ᱥᱚᱛᱛᱚᱨ ᱤᱥᱣᱤ ᱨᱮ ᱟᱨ ᱰᱤ ᱨᱮ ᱢᱮᱱᱟᱜᱼᱟ ᱟᱴᱷᱟᱨᱚᱥᱚ ᱱᱟᱵᱵᱮ ᱤᱥᱣᱤ ᱨᱮ ᱛᱚ ᱥᱟᱱᱛᱷᱟᱞ ᱯᱟᱨᱜᱟᱱᱟ ᱫᱚ ᱟᱴᱷᱟᱨᱚᱥᱚ ᱯᱟᱸᱪᱯᱚᱱ ᱤᱥᱣᱤ ᱨᱮ ᱵᱮᱱᱟᱣ ᱟᱠᱟᱱᱟ ᱡᱟᱦᱟᱸ ᱫᱚ ᱥᱤᱫᱩ ᱠᱟᱹᱱᱦᱩ ᱦᱩᱞ ᱛᱟᱭᱚᱢ ᱱᱚᱣᱟ ᱫᱚ ᱵᱮᱱᱟᱣ ᱟᱠᱟᱱᱟ ᱮᱭᱟᱭ ᱱᱟᱢᱵᱟᱨ ᱨᱮᱭᱟᱜ ᱠᱚᱥᱪᱮᱱ ᱠᱟᱱᱟ ᱦᱤᱸᱡᱽᱞᱟᱹ ᱢᱮᱞᱟ ᱚᱠᱟ ᱡᱤᱞᱟ ᱨᱮ ᱦᱩᱭᱩᱜᱼᱟ ᱦᱤᱸᱡᱽᱞᱟᱹ ᱢᱮᱞᱟ ᱡᱟᱦᱟᱸ ᱫᱚ ᱟᱹᱰᱤ ᱯᱷᱮᱢᱚᱥ ᱢᱮᱞᱟ ᱠᱟᱱᱟ ᱱᱚᱣᱟ ᱫᱚ ᱚᱠᱟᱨᱮ ᱦᱩᱭᱩᱜ ᱠᱟᱱᱟ ᱮ ᱨᱮ ᱢᱮᱱᱟᱜᱼᱟ ᱨᱟᱺᱪᱤ ᱨᱮ ᱵᱤ ᱨᱮ ᱢᱮᱱᱟᱜᱼᱟ ᱫᱩᱢᱠᱟ ᱨᱮ ᱟᱨ ᱥᱤ ᱨᱮ ᱢᱮᱱᱟᱜᱼᱟ ᱥᱤᱝᱵᱷᱩᱢ ᱨᱮ ᱟᱨ ᱰᱤ ᱨᱮ ᱢᱮᱱᱟᱜᱼᱟ ᱥᱤᱢᱰᱮᱜᱟ ᱨᱮ ᱛᱚ ᱦᱤᱸᱡᱽᱞᱟ ᱢᱮᱞᱟ ᱫᱚ ᱟᱵᱚᱣᱟᱜ ᱵᱤ ᱱᱟᱢᱵᱟᱨ ᱫᱩᱢᱠᱟ ᱨᱮ ᱦᱩᱭᱩᱜ ᱠᱟᱱᱟ ᱟᱨ ᱫᱩᱢᱠᱟ ᱨᱮ ᱱᱚᱣᱟ ᱫᱚ ᱟᱴᱷᱟᱨᱚᱥᱚ ᱱᱟᱵᱽᱵᱮ ᱤᱥᱣᱤ ᱠᱷᱚᱱ ᱜᱮ ᱢᱟᱱᱟᱣ ᱟᱹᱜᱩ ᱦᱩᱭᱩᱜ ᱠᱟᱱᱟ ᱱᱚᱣᱟ ᱦᱚᱸ ᱫᱤᱥᱟᱹ ᱵᱚᱱ ᱫᱚᱦᱚ ᱠᱟᱜᱼᱟ ᱤᱨᱟᱹᱞ ᱱᱟᱢᱵᱟᱨ ᱨᱮᱭᱟᱜ ᱠᱚᱥᱪᱮᱱ ᱵᱚᱱ ᱧᱮᱞᱟ ᱦᱤᱸᱡᱽᱞᱟᱹ ᱢᱮᱞᱟ ᱚᱠᱟ ᱜᱟᱰᱟ ᱟᱲᱮ ᱨᱮ ᱦᱩᱭᱩᱜᱼᱟ ᱮ ᱨᱮ ᱢᱮᱱᱟᱜᱼᱟ ᱫᱟᱢᱳᱫᱟᱨ ᱵᱤ ᱨᱮ ᱢᱮᱱᱟᱜᱼᱟ ᱥᱣᱟᱨᱱ ᱨᱮᱠᱷᱟ ᱱᱚᱫᱤ ᱟᱨ ᱥᱤ ᱨᱮ ᱢᱮᱱᱟᱜᱼᱟ ᱢᱚᱭᱩᱨᱟᱠᱪᱷᱤ ᱟᱨ ᱰᱤ ᱨᱮ ᱢᱮᱱᱟᱜᱼᱟ ᱠᱚᱭᱮᱞ ᱱᱚᱫᱤ ᱛᱚ ᱱᱚᱣᱟ ᱨᱮᱭᱟᱜ ᱛᱚ ᱱᱚᱣᱟ ᱫᱚ ᱦᱩᱭᱩᱜ ᱠᱟᱱᱟ ᱢᱚᱭᱩᱨᱟᱠᱪᱷᱤ ᱱᱚᱫᱤ ᱟᱲᱮ ᱨᱮ ᱱᱚᱣᱟ ᱦᱤᱸᱡᱽᱞᱟᱹ ᱢᱮᱞᱟ ᱫᱚ ᱦᱩᱭᱩᱜ ᱠᱟᱱᱟ ᱟᱨᱮ ᱱᱟᱢᱵᱟᱨ ᱨᱮᱭᱟᱜ ᱠᱚᱥᱪᱮᱱ ᱵᱚᱱ ᱧᱮᱞᱟ ᱦᱤᱸᱡᱽᱞᱟᱹ ᱢᱮᱞᱟ ᱛᱤᱥ ᱮᱦᱚᱵ ᱟᱠᱟᱱᱟ ᱛᱤᱥ ᱮᱦᱚᱵ ᱟᱠᱟᱱᱟ ᱮ ᱨᱮ ᱢᱮᱱᱟᱜᱼᱟ ᱟᱴᱷᱟᱨᱚᱥᱚ ᱱᱟᱵᱵᱮ ᱤᱥᱣᱤ ᱵᱤ ᱨᱮ ᱢᱮᱱᱟᱜᱼᱟ ᱟᱴᱷᱟᱨᱚᱥᱚ ᱟᱥᱤ ᱟᱨ ᱥᱤ ᱨᱮ ᱢᱮᱱᱟᱜᱼᱟ ᱟᱴᱷᱟᱨᱚᱥᱚ ᱯᱚᱪᱟᱥᱤ ᱤᱥᱣᱤ ᱟᱨ ᱰᱤ ᱨᱮ ᱢᱮᱱᱟᱜᱼᱟ ᱟᱴᱷᱟᱨᱚᱥᱚ ᱵᱮᱨᱟᱥᱤ ᱤᱥᱣᱤ ᱨᱮ ᱛᱚ ᱦᱤᱸᱡᱽᱞᱟᱹ ᱢᱮᱞᱟ ᱫᱚ ᱟᱵᱚᱣᱟᱜ ᱟᱴᱷᱟᱨᱚᱥᱚ ᱱᱟᱵᱵᱮ ᱤᱥᱣᱤ ᱨᱮ ᱮᱦᱚᱵ ᱟᱠᱟᱱᱟ ᱟᱨ ᱦᱤᱸᱡᱽᱞᱟᱹ ᱢᱮᱞᱟ ᱫᱚ ᱚᱠᱟᱨᱮ ᱦᱩᱭᱩᱜ ᱠᱟᱱᱟ ᱫᱩᱢᱠᱟ ᱨᱮ ᱜᱮᱞ ᱱᱟᱢᱵᱟᱨ ᱨᱮᱭᱟᱜ ᱠᱚᱥᱪᱮᱱ ᱠᱟᱱᱟ ᱛᱤᱞᱠᱟᱹ ᱢᱟᱹᱡᱷᱤ ᱨᱮᱱ ᱟᱯᱟᱛᱟᱜ ᱧᱩᱛᱩᱢ ᱪᱮᱫ ᱛᱟᱦᱮᱸ ᱠᱟᱱᱟ ᱛᱤᱞᱠᱟᱹ ᱢᱟᱹᱡᱷᱤ ᱨᱮᱱ ᱟᱯᱟᱛᱟᱜ ᱧᱩᱛᱩᱢ ᱪᱮᱫ ᱛᱟᱦᱮᱸ ᱠᱟᱱᱟ ᱮ ᱨᱮ ᱢᱮᱱᱟᱜᱼᱟ ᱥᱩᱱᱫᱨᱟ ᱢᱩᱨᱢᱩ ᱵᱤ ᱨᱮ ᱢᱮᱱᱟᱜᱼᱟ ᱨᱟᱢ ᱢᱩᱨᱢᱩ ᱥᱤ ᱨᱮ ᱢᱮᱱᱟᱜᱼᱟ ᱪᱩᱱᱩ ᱢᱩᱨᱢᱩ ᱟᱨ ᱰᱤ ᱨᱮ ᱢᱮᱱᱟᱜᱼᱟ ᱨᱟᱜᱷᱟᱣ ᱢᱩᱨᱢᱩ ᱛᱤᱞᱠᱟ ᱢᱟᱹᱡᱷᱤ ᱨᱮᱱ ᱟᱯᱟᱛ ᱟᱜ ᱧᱩᱛᱩᱢ ᱫᱚ ᱮ ᱱᱟᱢᱵᱟᱨ ᱥᱩᱱᱫᱽᱨᱟ ᱢᱩᱨᱢᱩ ᱛᱟᱦᱮᱸ ᱠᱟᱱᱟ ᱟᱨ ᱟᱨ ᱜᱚᱜᱚᱣᱟᱜ ᱧᱩᱛᱩᱢ ᱫᱚ ᱛᱟᱦᱮᱸ ᱠᱟᱱ ᱛᱟᱭᱟ ᱯᱟᱱᱳ ᱢᱩᱨᱢᱩ ᱱᱚᱣᱟ ᱦᱚᱸ ᱫᱤᱥᱟᱹ ᱵᱚᱱ ᱫᱚᱦᱚ ᱠᱟᱜᱼᱟ ᱜᱮ ᱢᱤᱫ ᱨᱮᱭᱟᱜ ᱠᱚᱥᱪᱮᱱ ᱠᱟᱱᱟ ᱛᱤᱞᱠᱟ ᱢᱟᱹᱡᱷᱤ ᱛᱤᱱᱟᱹᱜ ᱥᱟᱞ ᱨᱮᱭ ᱥᱟᱵ ᱦᱚᱪᱚ ᱞᱮᱱᱟ ᱛᱤᱞᱠᱟ ᱢᱟᱹᱡᱷᱤ ᱛᱤᱱᱟᱹᱜ ᱥᱟᱞ ᱨᱮᱭ ᱥᱟᱵ ᱦᱚᱪᱚ ᱞᱮᱱᱟ ᱮ ᱨᱮ ᱢᱮᱱᱟᱜᱼᱟ ᱥᱚᱛᱨᱚᱥᱚ ᱯᱚᱸᱪᱟᱥᱤ ᱤᱥᱣᱤ ᱵᱤ ᱨᱮ ᱢᱮᱱᱟᱜᱼᱟ ᱥᱚᱛᱨᱚᱥᱚ ᱟᱥᱤ ᱥᱤ ᱨᱮ ᱢᱮᱱᱟᱜᱼᱟ ᱥᱚᱛᱨᱚᱥᱚ ᱟᱴᱷᱟᱥᱤ ᱟᱨ ᱰᱤ ᱨᱮ ᱢᱮᱱᱟᱜᱼᱟ ᱥᱚᱛᱨᱚᱥᱚ ᱱᱟᱵᱵᱮ ᱨᱮ ᱛᱚ ᱛᱤᱞᱠᱟ ᱢᱟᱹᱡᱷᱤ ᱫᱚ ᱥᱚᱛᱨᱚᱥᱚ ᱯᱚᱪᱟᱥᱤ ᱤᱥᱣᱤ ᱨᱮᱠᱚ ᱥᱟᱵᱮ ᱠᱟᱱᱟ ᱟᱨ ᱛᱮᱨᱚ ᱡᱟᱱᱩᱣᱟᱨᱤ ᱥᱚᱛᱨᱚᱥᱚ ᱯᱚᱪᱟᱥᱤ ᱨᱮ ᱯᱷᱟᱸᱥᱤ ᱠᱚ ᱮᱢᱟᱭ ᱠᱟᱱᱟ ᱜᱮᱵᱟᱨ ᱨᱮᱭᱟᱜ ᱠᱚᱥᱪᱮᱱ ᱠᱟᱱᱟ ᱦᱩᱞ ᱢᱟᱦᱟ ᱛᱤᱥ ᱵᱚᱱ ᱢᱟᱱᱟᱣ ᱮᱫᱟ ᱮ ᱨᱮ ᱢᱮᱱᱟᱜᱼᱟ ᱛᱤᱥ ᱡᱩᱱ ᱵᱤ ᱨᱮ ᱢᱮᱱᱟᱜᱼᱟ ᱵᱤᱥ ᱡᱩᱱ ᱯᱚᱸᱪᱤᱥ ᱡᱩᱱ ᱥᱮ ᱪᱷᱟᱵᱽᱵᱤᱥ ᱡᱩᱱ ᱛᱚ ᱱᱚᱣᱟ ᱫᱚ ᱦᱩᱭᱩᱜ ᱠᱟᱱᱟ ᱛᱤᱥ ᱡᱩᱱ ᱫᱚ ᱟᱵᱚ ᱦᱩᱞ ᱢᱟᱦᱟ ᱵᱚᱱ ᱢᱟᱱᱟᱣᱮᱫ ᱠᱟᱱᱟ ᱦᱩᱞ ᱢᱟᱦᱟ ᱪᱮᱫᱟᱜ ᱵᱚᱱ ᱢᱟᱱᱟᱣᱮᱫ ᱠᱟᱱᱟ ᱪᱮᱫᱟᱜ ᱥᱮ ᱛᱤᱥ ᱡᱩᱱ ᱟᱴᱷᱟᱨᱚᱥᱚ ᱯᱟᱸᱪᱯᱚᱱ ᱨᱮ ᱵᱷᱚᱜᱽᱱᱟᱰᱤ ᱨᱮ ᱢᱤᱫ ᱢᱟᱨᱟᱝ ᱦᱩᱞ ᱦᱩᱭ ᱞᱮᱱᱟ ᱟᱨ ᱱᱚᱣᱟ ᱦᱩᱞ ᱨᱮᱱᱟᱜ ᱮᱛᱚᱦᱚᱵ ᱫᱚ ᱥᱤᱫᱩ ᱠᱟᱹᱱᱩ ᱟᱨ ᱪᱟᱸᱫᱽ ᱵᱷᱮᱨᱚ ᱣᱟᱜ ᱟᱹᱭᱩᱨ ᱛᱮ ᱦᱩᱭ ᱞᱮᱱᱟ ᱚᱱᱟ ᱤᱭᱟᱹᱛᱮ ᱛᱤᱥ ᱡᱩᱱ ᱫᱚ ᱟᱵᱚ ᱦᱩᱞ ᱢᱟᱦᱟ ᱢᱮᱱᱛᱮ ᱵᱚᱱ ᱢᱟᱱᱟᱣᱮᱫ ᱠᱟᱱᱟ ᱵᱚᱱ ᱧᱮᱞᱟ ᱯᱨᱚᱥᱱᱚ ᱥᱚᱝᱠᱷᱭᱟ ᱛᱮᱨᱚ ᱠᱷᱚᱱ ᱛᱤᱥ ᱦᱟᱹᱵᱤᱡ ᱡᱟᱦᱟᱸ ᱛᱤᱱᱟᱹᱜ ᱜᱮ ᱠᱚᱥᱪᱮᱱ ᱢᱮᱱᱟᱜ ᱛᱟᱵᱚᱱᱟ ᱡᱚᱛᱚ ᱜᱮ ᱟᱵᱚᱣᱟᱜ ᱵᱤᱞᱳᱢ ᱥᱚᱵᱽᱫᱚ ᱠᱟᱱ ᱛᱟᱵᱚᱱᱟ ᱜᱮ ᱯᱮ ᱨᱮ ᱠᱚᱥᱪᱮᱱ ᱠᱟᱱᱟ ᱠᱟᱹᱢᱤᱭᱟᱹ ᱠᱟᱹᱢᱤᱭᱟᱹ ᱨᱮᱭᱟᱜ ᱩᱞᱴᱟᱹ ᱥᱟᱵᱟᱫ ᱫᱚ ᱪᱮᱫ ᱦᱩᱭᱩᱜᱼᱟ ᱮ ᱨᱮ ᱢᱮᱱᱟᱜᱼᱟ ᱠᱷᱩᱲᱤᱭᱟᱹ ᱵᱤ ᱨᱮ ᱢᱮᱱᱟᱜᱼᱟ ᱠᱟᱹᱱᱡᱩᱥ ᱥᱤ ᱨᱮ ᱢᱮᱱᱟᱜᱼᱟ ᱞᱚᱞᱦᱟ ᱥᱮ ᱞᱮᱞᱦᱟ ᱰᱤ ᱨᱮ ᱢᱮᱱᱟᱜᱼᱟ ᱩᱥᱩᱞ ᱛᱚ ᱠᱟᱹᱢᱤᱭᱟᱹ ᱨᱮᱭᱟᱜ ᱩᱞᱴᱟᱹ ᱟᱹᱲᱟᱹ ᱫᱚ ᱦᱩᱭᱩᱜ ᱠᱟᱱᱟ ᱮ ᱱᱟᱢᱵᱟᱨ ᱠᱷᱩᱲᱤᱭᱟᱹ ᱜᱮ ᱯᱩᱱ ᱨᱮ ᱠᱚᱥᱪᱟᱱ ᱵᱚᱱ ᱧᱮᱞᱟ ᱟᱨᱡᱟᱣ ᱟᱨᱡᱟᱣ ᱨᱮᱱᱟᱜ ᱩᱞᱴᱟᱹ ᱟᱹᱲᱟᱹ ᱫᱚ ᱦᱩᱭᱩᱜ ᱠᱟᱱᱟ ᱮ ᱨᱮ ᱢᱮᱱᱟᱜᱼᱟ ᱠᱟᱢᱟᱣ ᱵᱤ ᱨᱮ ᱢᱮᱱᱟᱜᱼᱟ ᱡᱟᱨᱣᱟ ᱟᱨ ᱥᱤ ᱨᱮ ᱢᱮᱱᱟᱜᱼᱟ ᱰᱩᱵᱟᱹᱣ ᱟᱨ ᱰᱤ ᱨᱮ ᱢᱮᱱᱟᱜᱼᱟ ᱥᱟᱨᱥᱟᱣ ᱛᱚ ᱟᱨᱡᱟᱣ ᱩᱞᱴᱟᱹ ᱟᱹᱲᱟᱹ ᱫᱚ ᱟᱵᱚᱣᱟᱜ ᱥᱤ ᱱᱟᱢᱵᱟᱨ ᱰᱩᱵᱟᱹᱣ ᱦᱩᱭᱩᱜᱼᱟ ᱜᱮᱞ ᱢᱚᱬᱮ ᱨᱮᱭᱟᱜ ᱠᱚᱥᱪᱮᱱ ᱵᱚᱱ ᱯᱟᱲᱦᱟᱣᱟ ᱟᱹᱠᱤᱞ ᱟᱹᱠᱤᱞ ᱨᱮᱭᱟᱜ ᱩᱞᱴᱟᱹ ᱟᱹᱲᱟᱹ ᱫᱚ ᱪᱮᱫ ᱦᱩᱭᱩᱜ ᱠᱟᱱᱟ ᱮ ᱨᱮ ᱢᱮᱱᱟᱜᱼᱟ ᱞᱮᱞᱦᱟ ᱱᱚᱣᱟ ᱫᱚ ᱞᱮᱞᱦᱟ ᱵᱚᱱ ᱯᱟᱲᱦᱟᱣᱟ ᱵᱤ ᱨᱮ ᱢᱮᱱᱟᱜᱼᱟ ᱫᱟᱲᱮ ᱥᱤ ᱨᱮ ᱢᱮᱱᱟᱜᱼᱟ ᱩᱥᱩᱞ ᱟᱨ ᱰᱤ ᱨᱮ ᱢᱮᱱᱟᱜᱼᱟ ᱵᱩᱫᱷᱤ ᱛᱚ ᱟᱹᱠᱤᱞ ᱨᱮᱭᱟᱜ ᱩᱞᱴᱟᱹ ᱥᱟᱵᱟᱫ ᱫᱚ ᱦᱩᱭᱩᱜ ᱠᱟᱱᱟ ᱞᱮᱞᱦᱟ ᱱᱚᱣᱟ ᱚᱞ ᱨᱮ ᱚᱞ ᱨᱮ ᱢᱤᱥᱴᱮᱠ ᱦᱩᱭ ᱟᱠᱟᱱᱟ ᱱᱚᱣᱟ ᱫᱚ ᱞᱮᱞᱦᱟ ᱵᱚᱱ ᱯᱟᱲᱦᱟᱣᱟ ᱜᱮ ᱛᱩᱨᱩᱭ ᱱᱟᱢᱵᱟᱨ ᱨᱮᱭᱟᱜ ᱠᱚᱥᱪᱮᱱ ᱠᱟᱱᱟ ᱟᱭᱢᱟ ᱟᱭᱢᱟ ᱥᱟᱵᱟᱫ ᱨᱮᱭᱟᱜ ᱩᱞᱴᱟᱹ ᱟᱹᱲᱟᱹ ᱫᱚ ᱪᱮᱫ ᱦᱩᱭᱩᱜ ᱠᱟᱱᱟ ᱮ ᱨᱮ ᱢᱮᱱᱟᱜᱼᱟ ᱰᱷᱮᱨ ᱵᱤ ᱨᱮ ᱢᱮᱱᱟᱜᱼᱟ ᱠᱚᱢ ᱟᱨ ᱥᱤ ᱨᱮ ᱢᱮᱱᱟᱜᱼᱟ ᱡᱟᱨᱣᱟ ᱟᱨ ᱰᱤ ᱨᱮ ᱢᱮᱱᱟᱜᱼᱟ ᱫᱟᱲᱮ ᱛᱚ ᱱᱚᱣᱟ ᱠᱚ ᱢᱩᱫᱽ ᱨᱮ ᱟᱭᱢᱟ ᱥᱟᱵᱟᱫ ᱨᱮᱭᱟᱜ ᱩᱞᱴᱟᱹ ᱟᱹᱲᱟᱹ ᱫᱚ ᱦᱩᱭᱩᱜ ᱠᱟᱱᱟ ᱵᱤ ᱱᱟᱢᱵᱟᱨ ᱠᱚᱢ ᱜᱮᱞ ᱮᱭᱟᱭ ᱨᱮᱭᱟᱜ ᱠᱚᱥᱪᱮᱱ ᱵᱚᱱ ᱧᱮᱞᱟ ᱡᱟᱹᱯᱤᱫ ᱡᱟᱹᱯᱤᱫ ᱥᱟᱵᱟᱫ ᱨᱮᱭᱟᱜ ᱩᱞᱴᱟᱹ ᱥᱟᱵᱫ ᱫᱚ ᱪᱮᱫ ᱦᱩᱭᱩᱜ ᱠᱟᱱᱟ ᱮ ᱨᱮ ᱢᱮᱱᱟᱜᱼᱟ ᱜᱩᱡᱩᱜ ᱵᱤ ᱨᱮ ᱢᱮᱱᱟᱜᱼᱟ ᱠᱩᱠᱢᱩ ᱥᱤ ᱨᱮ ᱢᱮᱱᱟᱜᱼᱟ ᱵᱮᱸᱜᱮ ᱟᱨ ᱰᱤ ᱨᱮ ᱢᱮᱱᱟᱜᱼᱟ ᱢᱟᱨᱥᱟᱞ ᱛᱚ ᱟᱵᱚ ᱱᱚᱣᱟ ᱚᱯᱥᱚᱱ ᱧᱮᱞ ᱠᱟᱛᱮ ᱵᱚᱱ ᱧᱮᱞᱟ ᱛᱚ ᱱᱚᱣᱟ ᱨᱮᱭᱟᱜ ᱮᱱᱥᱟᱨ ᱫᱚ ᱦᱩᱭᱩᱜ ᱠᱟᱱᱟ ᱥᱤ ᱱᱟᱢᱵᱟᱨ ᱥᱤ ᱱᱟᱢᱵᱟᱨ ᱪᱮᱫ ᱠᱟᱱᱟ ᱵᱮᱸᱜᱮ ᱜᱮᱞ ᱤᱨᱟᱹᱞ ᱨᱮᱭᱟᱜ ᱠᱚᱥᱪᱮᱱ ᱵᱚᱱ ᱧᱮᱞᱟ ᱟᱠᱟᱞ ᱟᱠᱟᱞ ᱨᱮᱭᱟᱜ ᱩᱞᱴᱟᱹ ᱥᱟᱵᱟᱫ ᱫᱚ ᱪᱮᱫ ᱦᱩᱭᱩᱜ ᱠᱟᱱᱟ ᱮ ᱨᱮ ᱢᱮᱱᱟᱜᱼᱟ ᱡᱟᱹᱯᱩᱫ ᱵᱤ ᱨᱮ ᱢᱮᱱᱟᱜᱼᱟ ᱥᱤᱛᱩᱝ ᱟᱨ ᱥᱤ ᱨᱮ ᱢᱮᱱᱟᱜᱼᱟ ᱥᱟᱶᱟᱭ ᱟᱨ ᱰᱤ ᱨᱮ ᱢᱮᱱᱟᱜᱼᱟ ᱨᱟᱵᱟᱝ ᱛᱚ ᱟᱠᱟᱞ ᱨᱮᱭᱟᱜ ᱩᱞᱴᱟᱹ ᱥᱟᱵᱟᱫ ᱫᱚ ᱦᱩᱭᱩᱜ ᱠᱟᱱᱟ ᱥᱟᱶᱟᱭ ᱥᱤ ᱱᱟᱢᱵᱟᱨ ᱜᱮᱞ ᱟᱨᱮ ᱨᱮᱭᱟᱜ ᱠᱚᱥᱪᱮᱱ ᱵᱚᱱ ᱧᱮᱞᱟ ᱠᱤᱨᱤᱧ ᱠᱤᱨᱤᱧ ᱥᱟᱵᱟᱫ ᱨᱮᱱᱟᱜ ᱩᱞᱴᱟᱹ ᱥᱟᱵᱟᱫ ᱫᱚ ᱪᱮᱫ ᱦᱩᱭᱩᱜ ᱠᱟᱱᱟ ᱮ ᱨᱮ ᱢᱮᱱᱟᱜᱼᱟ ᱟᱹᱠᱷᱨᱤᱧ ᱵᱤ ᱨᱮ ᱢᱮᱱᱟᱜᱼᱟ ᱵᱮᱯᱟᱨ ᱥᱤ ᱨᱮ ᱢᱮᱱᱟᱜᱼᱟ ᱢᱟᱨᱥᱟᱞ ᱟᱨ ᱰᱤ ᱨᱮ ᱢᱮᱱᱟᱜᱼᱟ ᱩᱥᱩᱞ

ᱛᱚ ᱠᱮᱴᱮᱡ ᱨᱮᱭᱟᱜ ᱩᱞᱴᱟᱹ ᱟᱹᱲᱟᱹ ᱫᱚ ᱦᱩᱭᱩᱜ ᱠᱟᱱ ᱛᱟᱵᱚᱱᱟ ᱞᱟᱹᱵᱤᱫ ᱱᱚᱰᱮ ᱵᱚᱱ ᱧᱮᱞᱟ ᱵᱟᱨ ᱜᱮᱞ ᱢᱤᱫ ᱨᱮᱭᱟᱜ ᱠᱚᱥᱪᱮᱱ ᱡᱩᱣᱟᱹᱱ ᱡᱩᱣᱟᱹᱱ ᱨᱮᱭᱟᱜ ᱩᱞᱴᱟᱹ ᱥᱟᱵᱫ ᱫᱚ ᱪᱮᱫ ᱦᱩᱭᱩᱜ ᱠᱟᱱᱟ ᱮ ᱨᱮ ᱢᱮᱱᱟᱜᱼᱟ ᱦᱟᱲᱟᱢ ᱵᱤ ᱨᱮ ᱢᱮᱱᱟᱜᱼᱟ ᱠᱚᱲᱟ ᱥᱤ ᱨᱮ ᱢᱮᱱᱟᱜᱼᱟ ᱜᱤᱫᱽᱨᱟᱹ ᱟᱨ ᱰᱤ ᱨᱮ ᱢᱮᱱᱟᱜᱼᱟ ᱢᱚᱱᱮ ᱛᱚ ᱡᱩᱣᱟᱹᱱ ᱨᱮᱭᱟᱜ ᱩᱞᱴᱟᱹ ᱟᱹᱲᱟᱹ ᱥᱮ ᱩᱞᱴᱟᱹ ᱥᱟᱵᱫ ᱫᱚ ᱦᱩᱭᱩᱜ ᱠᱟᱱ ᱛᱟᱵᱚᱱᱟ ᱦᱟᱲᱟᱢ ᱮ ᱱᱟᱢᱵᱟᱨ ᱜᱮ ᱵᱟᱨ ᱨᱮᱭᱟᱜ ᱠᱚᱥᱪᱮᱱ ᱵᱚᱱ ᱧᱮᱞᱟ ᱵᱮᱨᱮᱞ ᱵᱮᱨᱮᱞ ᱨᱮᱭᱟᱜ ᱩᱞᱴᱟᱹ ᱥᱟᱵᱟᱫ ᱫᱚ ᱪᱮᱫ ᱦᱩᱭᱩᱜ ᱠᱟᱱᱟ ᱮ ᱨᱮ ᱢᱮᱱᱟᱜᱼᱟ ᱵᱤᱞᱤ ᱵᱤ ᱨᱮ ᱢᱮᱱᱟᱜᱼᱟ ᱪᱚᱯᱚ ᱟᱨ ᱥᱤ ᱨᱮ ᱢᱮᱱᱟᱜᱼᱟ ᱡᱚ ᱟᱨ ᱰᱤ ᱨᱮ ᱢᱮᱱᱟᱜᱼᱟ ᱡᱚᱡᱚ ᱛᱚ ᱵᱮᱨᱮᱞ ᱨᱮᱭᱟᱜ ᱩᱞᱴᱟᱹ ᱟᱹᱲᱟᱹ ᱫᱚ ᱦᱩᱭᱩᱜ ᱠᱟᱱ ᱛᱟᱵᱚᱱᱟ ᱵᱤᱞᱤ ᱮ ᱱᱟᱢᱵᱟᱨ ᱵᱟᱨ ᱜᱮᱞ ᱯᱮ ᱨᱮᱭᱟᱜ ᱠᱚᱥᱪᱮᱱ ᱠᱟᱱ ᱛᱟᱵᱚᱱᱟ ᱵᱟᱹᱲᱤᱡ ᱵᱟᱹᱲᱤᱡ ᱨᱮᱭᱟᱜ ᱩᱞᱴᱟᱹ ᱟᱹᱲᱟᱹ ᱮ ᱨᱮ ᱢᱮᱱᱟᱜᱼᱟ ᱵᱩᱜᱤ ᱵᱤ ᱨᱮ ᱢᱮᱱᱟᱜᱼᱟ ᱠᱟᱹᱢᱤ ᱟᱨ ᱥᱤ ᱨᱮ ᱢᱮᱱᱟᱜᱼᱟ ᱨᱟᱹᱯᱩᱫ ᱟᱨ ᱰᱤ ᱨᱮ ᱢᱮᱱᱟᱜᱼᱟ ᱦᱟᱲᱦᱟᱫ ᱵᱟᱹᱲᱤᱡ ᱨᱮᱭᱟᱜ ᱩᱞᱴᱟᱹ ᱟᱹᱲᱟᱹ ᱫᱚ ᱦᱩᱭᱩᱜ ᱠᱟᱱ ᱛᱟᱵᱚᱱᱟ ᱮ ᱱᱟᱢᱵᱟᱨ ᱵᱩᱜᱤ ᱢᱮᱱᱫᱚ ᱵᱤᱥ ᱠᱚᱦᱪᱮᱱ ᱠᱟᱱᱟ ᱠᱤᱥᱟᱹᱬ ᱠᱤᱥᱟᱹᱬ ᱨᱮᱭᱟᱜ ᱩᱞᱴᱟᱹ ᱫᱚ ᱪᱮᱫ ᱦᱩᱭᱩᱜ ᱠᱟᱱᱟ ᱮ ᱨᱮ ᱢᱮᱱᱟᱜᱼᱟ ᱨᱮᱸᱜᱮᱡ ᱵᱤ ᱨᱮ ᱢᱮᱱᱟᱜᱼᱟ ᱢᱟᱨᱟᱜ ᱥᱤ ᱨᱮ ᱢᱮᱱᱟᱜᱼᱟ ᱦᱚᱲ ᱟᱨ ᱰᱤ ᱨᱮ ᱢᱮᱱᱟᱜᱼᱟ ᱟᱨᱡᱟᱣ ᱛᱚ ᱠᱤᱥᱟᱹᱬ ᱨᱮᱭᱟᱜ ᱩᱞᱴᱟᱹ ᱫᱚ ᱦᱩᱭᱩᱜ ᱠᱟᱱ ᱛᱟᱵᱚᱱᱟ ᱨᱮᱸᱜᱮᱡ ᱮ ᱱᱟᱢᱵᱟᱨ ᱵᱟᱨ ᱜᱮᱞ ᱢᱚᱬᱮ ᱨᱮᱭᱟᱜ ᱠᱚᱥᱪᱮᱱ ᱠᱟᱱᱟ ᱪᱚᱴ ᱪᱚᱴ ᱨᱮᱭᱟᱜ ᱩᱞᱴᱟᱹ ᱫᱚ ᱪᱮᱫ ᱦᱩᱭᱩᱜ ᱠᱟᱱᱟ ᱮ ᱨᱮ ᱢᱮᱱᱟᱜᱼᱟ ᱯᱷᱮᱰ ᱥᱤ ᱵᱤ ᱨᱮ ᱢᱮᱱᱟᱜᱼᱟ ᱩᱥᱩᱞ ᱟᱨ ᱥᱤ ᱨᱮ ᱢᱮᱱᱟᱜᱼᱟ ᱪᱮᱛᱟᱱ ᱟᱨ ᱰᱤ ᱨᱮ ᱢᱮᱱᱟᱜᱼᱟ ᱥᱮᱨᱢᱟ ᱛᱚ ᱪᱚᱴ ᱨᱮᱭᱟᱜ ᱩᱞᱴᱟᱹ ᱫᱚ ᱦᱩᱭᱩᱜ ᱠᱟᱱᱟ ᱯᱷᱮᱰ ᱵᱟᱨᱜᱮᱞ ᱛᱩᱨᱩᱭ ᱨᱮᱭᱟᱜ ᱠᱚᱥᱪᱮᱱ ᱠᱟᱱᱟ ᱨᱟᱠᱟᱵ ᱨᱟᱠᱟᱵ ᱨᱮᱭᱟᱜ ᱩᱞᱴᱟᱹ ᱫᱚ ᱦᱩᱭᱩᱜ ᱠᱟᱱᱟ ᱮ ᱨᱮ ᱢᱮᱱᱟᱜᱼᱟ ᱞᱟᱫᱮ ᱵᱤ ᱨᱮ ᱢᱮᱱᱟᱜᱼᱟ ᱟᱬᱜᱚᱱ ᱥᱤ ᱨᱮ ᱢᱮᱱᱟᱜᱼᱟ ᱦᱟᱹᱠᱩ ᱟᱨ ᱰᱤ ᱨᱮ ᱢᱮᱱᱟᱜᱼᱟ ᱠᱟᱥᱟ ᱛᱚ ᱨᱟᱠᱟᱵ ᱨᱮᱭᱟᱜ ᱩᱞᱴᱟᱹ ᱫᱚ ᱦᱩᱭᱩᱜ ᱠᱟᱱ ᱛᱟᱵᱚᱱᱟ ᱟᱬᱜᱚᱱ ᱜᱮᱞ ᱮᱭᱟᱭ ᱨᱮᱭᱟᱜ ᱠᱚᱥᱪᱮᱱ ᱠᱟᱱᱟ ᱥᱩᱠ ᱥᱩᱠ ᱥᱟᱵᱟᱫ ᱨᱮᱭᱟᱜ ᱩᱞᱴᱟᱹ ᱫᱚ ᱪᱮᱫ ᱦᱩᱭᱩᱜ ᱠᱟᱱᱟ ᱮ ᱨᱮ ᱮ ᱨᱮ ᱢᱮᱱᱟᱜᱼᱟ ᱱᱟᱥᱟᱭ ᱵᱤ ᱨᱮ ᱢᱮᱱᱟᱜᱼᱟ ᱥᱩᱞᱩᱠ ᱟᱨ ᱥᱤ ᱨᱮ ᱢᱮᱱᱟᱜᱼᱟ ᱫᱩᱠ ᱟᱨ ᱰᱤ ᱨᱮ ᱢᱮᱱᱟᱜᱼᱟ ᱵᱮᱥ ᱛᱚ ᱥᱩᱠ ᱨᱮᱭᱟᱜ ᱩᱞᱴᱟᱹ ᱫᱚ ᱦᱩᱭᱩᱜ ᱠᱟᱱᱟ ᱥᱤ ᱱᱟᱢᱵᱟᱨ ᱫᱩᱠ ᱵᱟᱨᱜᱮᱞ ᱤᱨᱟᱹᱞ ᱨᱮᱭᱟᱜ ᱠᱚᱥᱪᱮᱱ ᱠᱟᱱᱟ ᱡᱤᱞᱤᱧ ᱡᱤᱞᱤᱧ ᱨᱮᱭᱟᱜ ᱩᱞᱴᱟᱹ ᱫᱚ ᱪᱮᱫ ᱦᱩᱭᱩᱜ ᱠᱟᱱᱟ ᱮ ᱨᱮ ᱢᱮᱱᱟᱜᱼᱟ ᱯᱷᱟᱨᱟᱠ ᱵᱤ ᱨᱮ ᱢᱮᱱᱟᱜᱼᱟ ᱥᱟᱞ ᱟᱨ ᱥᱤ ᱨᱮ ᱢᱮᱱᱟᱜᱼᱟ ᱠᱷᱟᱴᱚ ᱟᱨ ᱰᱤ ᱨᱮ ᱢᱮᱱᱟᱜᱼᱟ ᱥᱟᱺᱜᱤᱧ ᱛᱚ ᱡᱤᱞᱤᱧ ᱨᱮᱭᱟᱜ ᱩᱞᱴᱟᱹ ᱫᱚ ᱦᱩᱭᱩᱜ ᱠᱟᱱᱟ ᱠᱷᱟᱴᱚ ᱥᱤ ᱱᱟᱢᱵᱟᱨ ᱵᱟᱨ ᱜᱮᱞ ᱟᱨᱮ ᱨᱮᱭᱟᱜ ᱠᱚᱥᱪᱮᱱ ᱠᱟᱱᱟ ᱮᱦᱚᱵ ᱮᱦᱚᱵ ᱨᱮᱭᱟᱜ ᱩᱞᱴᱟᱹ ᱫᱚ ᱮ ᱨᱮ ᱢᱮᱱᱟᱜᱼᱟ ᱢᱩᱪᱟᱹᱫ ᱵᱤ ᱨᱮ ᱢᱮᱱᱟᱜᱼᱟ ᱚᱠᱟ ᱥᱤ ᱨᱮ ᱢᱮᱱᱟᱜᱼᱟ ᱵᱮᱨᱮᱫ ᱟᱨ ᱰᱤ ᱨᱮ ᱢᱮᱱᱟᱜᱼᱟ ᱠᱟᱹᱢᱤ ᱛᱚ ᱮᱦᱚᱵ ᱨᱮᱭᱟᱜ ᱫᱚ ᱢᱩᱪᱟᱹᱫ ᱮᱦᱚᱵ ᱨᱮᱭᱟᱜ ᱩᱞᱴᱟᱹ ᱫᱚ ᱦᱩᱭᱩᱜ ᱠᱟᱱᱟ ᱮ ᱱᱟᱢᱵᱟᱨ ᱢᱩᱪᱟᱹᱫ ᱯᱮ ᱜᱮᱞ ᱨᱮᱭᱟᱜ ᱠᱚᱥᱪᱮᱱ ᱵᱚᱱ ᱧᱮᱞᱟ ᱫᱟᱨᱮ ᱫᱟᱨᱮ ᱥᱟᱵᱟᱫ ᱨᱮᱭᱟᱜ ᱩᱞᱴᱟᱹ ᱫᱚ ᱪᱮᱫ ᱦᱩᱭᱩᱜ ᱠᱟᱱᱟ ᱮ ᱨᱮ ᱢᱮᱱᱟᱜᱼᱟ ᱫᱷᱤᱨᱤ ᱵᱤ ᱨᱮ ᱢᱮᱱᱟᱜᱼᱟ ᱱᱟᱹᱲᱤ ᱟᱨ ᱥᱤ ᱨᱮ ᱢᱮᱱᱟᱜᱼᱟ ᱥᱮᱨᱢᱟ ᱟᱨ ᱰᱤ ᱨᱮ ᱢᱮᱱᱟᱜᱼᱟ ᱥᱟᱠᱟᱢ ᱛᱚ ᱫᱟᱨᱮ ᱨᱮᱭᱟᱜ ᱩᱞᱴᱟᱹ ᱫᱚ ᱦᱩᱭᱩᱜ ᱠᱟᱱᱟ ᱱᱟᱹᱲᱤ ᱢᱟ ᱮᱱᱠᱷᱟᱱ ᱵᱷᱤᱰᱤᱭᱳ ᱫᱚ ᱱᱚᱸᱰᱮ ᱜᱮ ᱟᱵᱚᱣᱟᱜ ᱢᱩᱪᱟᱹᱫᱚᱜ ᱠᱟᱱ ᱛᱟᱵᱚᱱᱟ ᱟᱨ ᱵᱷᱤᱰᱤᱭᱳ ᱪᱮᱫ ᱞᱮᱠᱟ ᱵᱚᱱ ᱵᱩᱡᱷᱟᱹᱣ ᱠᱮᱜᱼᱟ ᱠᱚᱢᱮᱱᱴ ᱠᱟᱛᱮ ᱞᱟᱹᱭ ᱛᱟᱵᱚᱱ ᱯᱮ